ᱟᱵᱚ ᱫᱚᱵᱚᱱ ᱦᱮᱡ ᱟᱠᱟᱱᱟ ᱢᱤᱫᱴᱮᱱ ᱡᱟᱭᱜᱟ ᱛᱚ ᱟᱹᱰᱤᱜᱟᱱ ᱨᱟᱵᱟᱝ ᱠᱷᱟᱹᱛᱤᱨ ᱮᱠᱫᱚᱢ ᱵᱷᱟᱹᱜᱤ ᱵᱟᱝ ᱵᱩᱡᱷᱟᱹᱜ ᱠᱟᱱᱟ ᱛᱚ ᱟᱞᱮᱭᱟᱜ ᱦᱩᱰᱤᱧ ᱢᱟᱪᱷᱟ ᱢᱤᱫᱴᱮᱱ ᱵᱟᱜᱟᱱ ᱢᱮᱱᱟᱜ ᱟᱠᱟᱫ ᱵᱟᱡᱟᱨ ᱚᱸᱰᱮ ᱠᱷᱚᱱ ᱱᱤᱛᱚᱜ ᱫᱚ ᱠᱟᱹᱴᱤᱡ ᱤᱧ ᱵᱟᱡᱟᱨ ᱟᱹᱜᱩ ᱵᱚᱱᱟ ᱪᱮᱫᱟᱜ ᱩᱛᱩ ᱠᱚ ᱚᱲᱟᱜ ᱨᱮ ᱵᱟᱹᱱᱩᱜ ᱟᱠᱟᱫᱼᱟ ᱱᱚᱜᱼᱚᱭ ᱪᱟᱞᱟᱣ ᱦᱩᱭᱩᱜ ᱠᱟᱱᱟ ᱛᱚ ᱧᱮᱞ ᱛᱟᱵᱚᱱ ᱯᱮ ᱱᱚᱜᱼᱚᱭ ᱱᱚᱝᱠᱟᱱᱟᱜ ᱵᱟᱜᱟᱱ ᱛᱚ ᱱᱚᱣᱟ ᱵᱟᱜᱟᱱ ᱵᱷᱤᱛᱤᱨ ᱱᱟᱦᱟᱜ ᱵᱚᱱ ᱵᱚᱞᱚᱱᱟ ᱴᱷᱤᱠ ᱜᱮᱭᱟ ᱚᱱᱟ ᱞᱟᱦᱟᱨᱮᱧ ᱫᱤᱥᱟᱹ ᱦᱚᱪᱚᱭᱮᱫ ᱵᱚᱱᱟ ᱡᱮ ᱱᱚᱣᱟ ᱵᱟᱜᱟᱱ ᱵᱷᱤᱛᱨᱤ ᱪᱮᱫ ᱪᱮᱫ ᱠᱚ ᱢᱮᱱᱟᱜᱼᱟ ᱱᱚᱣᱟ ᱵᱟᱦᱨᱮ ᱠᱷᱚᱱ ᱫᱚ ᱱᱚᱜᱼᱚᱭ ᱱᱚᱣᱟ ᱫᱚ ᱱᱚᱝᱠᱟ ᱱᱚᱰᱮ ᱠᱷᱚᱱ ᱜᱮ ᱠᱟᱹᱴᱤᱡ ᱵᱟᱡᱟᱨ ᱟᱹᱜᱩ ᱦᱩᱭ ᱞᱮᱱ ᱜᱮ ᱦᱟᱱᱛᱮ ᱛᱟᱭᱚᱢ ᱥᱮᱫ ᱨᱮ ᱢᱮᱱᱟᱜᱼᱟ ᱤᱧ ᱵᱚᱭᱦᱟ ᱛᱟᱠᱚᱣᱟ ᱩᱱᱠᱩᱣᱟᱜ ᱵᱟᱜᱟᱱ ᱦᱚᱸ ᱢᱮᱱᱟᱜᱼᱟ ᱛᱚ ᱩᱱᱠᱩ ᱦᱚᱸ ᱱᱚᱣᱟ ᱵᱟᱜᱟᱱ ᱠᱷᱚᱱ ᱜᱮᱠᱚ ᱵᱟᱡᱟᱨ ᱤᱫᱤᱭᱟ ᱥᱮᱛᱟᱜ ᱯᱟᱭᱟᱨ ᱨᱮ ᱟᱲᱟᱜ ᱠᱚ ᱢᱮᱱᱟᱜᱼᱟ ᱥᱟᱠᱟᱢ ᱠᱚ ᱢᱮᱱᱟᱜ ᱟᱠᱟᱜᱼᱟ ᱟᱹᱞᱩ ᱠᱚ ᱢᱮᱱᱟᱜ ᱟᱠᱟᱜᱼᱟ ᱯᱮᱸᱭᱟᱡᱽ ᱠᱚ ᱢᱮᱱᱟᱜᱼᱟ ᱢᱟᱹᱨᱤᱪ ᱠᱚ ᱢᱮᱱᱟᱜ ᱟᱠᱟᱜᱼᱟ ᱛᱚ ᱥᱚᱵᱮ ᱢᱟᱛᱨᱚ ᱩᱱᱠᱩ ᱧᱮᱞ ᱧᱮᱞ ᱛᱮ ᱟᱞᱮ ᱦᱚᱸᱞᱮ ᱞᱟᱜᱟᱣ ᱟᱠᱟᱫ ᱛᱮ ᱢᱳᱴᱟᱢᱩᱴᱤ ᱛᱮᱦᱮᱧ ᱫᱚ ᱱᱚᱣᱟ ᱵᱟᱜᱟᱱ ᱨᱤᱧ ᱟᱨᱮᱲ ᱵᱚᱱᱟ

ᱱᱚᱣᱟ ᱫᱚ ᱦᱩᱭᱩᱜ ᱠᱟᱱᱟ ᱞᱩᱴᱤᱭᱟᱹ ᱟᱲᱟᱜ ᱠᱚᱥᱞᱟ ᱥᱟ ᱱᱚᱣᱟ ᱨᱮᱱᱟᱜ ᱫᱟᱢ ᱢᱟᱨᱠᱮᱴ ᱨᱮ ᱱᱤᱛ ᱦᱚᱸ ᱢᱮᱱᱟᱜ ᱜᱮᱭᱟ ᱫᱚᱥ ᱴᱟᱠᱟ ᱨᱮᱱᱟᱜ ᱟᱹᱰᱤ ᱠᱟᱹᱴᱤᱡ ᱠᱟᱹᱴᱤᱡ ᱟᱹᱴᱤ ᱧᱟᱢᱚᱜ ᱠᱟᱱᱟ ᱛᱚᱵᱮ ᱚᱱᱟ ᱫᱚᱥ ᱴᱟᱠᱟ ᱟᱹᱴᱤ ᱱᱤᱛᱚᱜ ᱚᱲᱟᱜ ᱨᱮ ᱞᱟᱜᱟᱣ ᱟᱠᱟᱱᱛᱮ ᱟᱹᱰᱤ ᱢᱚᱡᱽ ᱱᱚᱜᱼᱚᱭ ᱦᱩᱭ ᱠᱟᱱᱟ ᱧᱮᱞ ᱧᱟᱢᱮᱫ ᱛᱟᱵᱚᱱᱟᱯᱮ ᱟᱨ ᱱᱚᱣᱟ ᱡᱟᱦᱟᱸ ᱞᱮᱠᱟ ᱦᱩᱭ ᱠᱟᱱᱟ

ᱛᱮᱦᱮᱧ ᱫᱚ ᱱᱚᱣᱟ ᱜᱤᱧ ᱤᱨᱟ ᱵᱚᱱᱟ ᱱᱚᱣᱟ ᱜᱤᱧ ᱵᱟᱡᱟᱨ ᱤᱫᱤᱭᱟ ᱚᱲᱟᱜ ᱨᱮ ᱪᱮᱫᱟᱜ ᱠᱚ ᱞᱟᱹᱭ ᱠᱟᱜ ᱵᱚᱱᱟ ᱱᱚᱣᱟ ᱞᱩᱴᱤ ᱟᱲᱟᱜ ᱜᱮ ᱦᱟᱸᱜ ᱛᱮᱦᱮᱧ ᱫᱚ ᱡᱟᱦᱟᱱᱟᱜ ᱥᱟᱞᱟᱜ ᱜᱮ ᱩᱛᱩ ᱦᱩᱭᱩᱜᱼᱟ ᱛᱚ ᱤᱨ ᱟᱵᱚᱱ ᱟᱨ ᱛᱮᱦᱮᱧ ᱫᱚ ᱦᱟᱹᱱᱠᱩ ᱦᱩᱰᱤᱧ ᱵᱟ ᱛᱟᱠᱚ ᱥᱟᱶᱛᱮ ᱡᱟᱦᱟᱸᱭ ᱠᱚ ᱢᱮᱱᱟᱜ ᱠᱚᱜᱮᱭᱟ ᱯᱟᱥᱟᱯᱟᱥᱤ ᱩᱱᱠᱩ ᱦᱚᱸ ᱱᱟᱥᱮᱱᱟᱜ ᱵᱚ ᱮᱢ ᱦᱟᱹᱴᱤᱧ ᱟᱠᱚᱣᱟ ᱪᱮᱫᱟᱜ ᱵᱟᱝᱢᱟ ᱟᱹᱰᱤ ᱠᱩᱥᱤ ᱨᱟᱹᱥᱠᱟᱹ ᱨᱮᱱᱟᱜ ᱠᱟᱨᱚᱱ ᱥᱮᱛᱟᱜ ᱟᱹᱭᱩᱵ ᱩᱱᱠᱩ ᱦᱚᱸᱠᱚ ᱠᱚᱭᱚᱜ ᱵᱟᱲᱟᱣᱟᱜ ᱠᱟᱱ ᱜᱮᱭᱟ ᱟᱨ ᱥᱤᱢ ᱠᱚ ᱥᱩᱠᱨᱤ ᱠᱚ ᱞᱟᱜᱟ ᱵᱟᱲᱟ ᱠᱚ ᱜᱚᱲᱚᱜ ᱠᱟᱱ ᱜᱮᱭᱟ ᱚᱱᱟ ᱦᱤᱥᱟᱹᱵ ᱛᱮ ᱛᱮᱦᱮᱧ ᱱᱚᱣᱟ ᱵᱚᱱ ᱤᱨᱻ

ᱚᱛ ᱠᱚᱫᱚ ᱟᱹᱰᱤ ᱠᱟᱹᱢᱤᱭᱟ ᱪᱮᱫᱟᱜ ᱵᱟᱝᱢᱟ ᱱᱟᱥᱮᱱᱟᱜ ᱠᱷᱟᱱ ᱜᱮ ᱩᱱᱤ ᱱᱚᱣᱟ ᱫᱟᱨᱮ ᱠᱚ ᱟᱹᱰᱤ ᱞᱚᱜᱚᱱᱮ ᱦᱟᱨᱟᱭᱟ ᱟᱫᱚ ᱟᱞᱮ ᱫᱚ ᱮᱢᱟᱱ ᱛᱮᱭᱟᱜ ᱟᱲᱟᱜ ᱞᱮ ᱮᱢ ᱟᱠᱟᱫᱟ ᱞᱩᱴᱤ ᱟᱲᱟᱜ ᱯᱟᱞᱚᱝ ᱟᱲᱟᱜ ᱦᱟᱱᱛᱮ ᱨᱮ ᱢᱮᱱᱟᱜ ᱟᱠᱟᱫᱟ ᱟᱨ ᱢᱮᱱᱟᱜᱼᱟ ᱟᱨᱟᱜ ᱟᱲᱟᱜ ᱞᱟᱞ ᱥᱟᱜ ᱡᱟᱦᱟᱸ ᱠᱚ ᱢᱮᱛᱟᱜᱼᱟ ᱟᱫᱚ ᱯᱚᱨᱮ ᱯᱟᱹᱨᱤ ᱛᱮ ᱟᱨ ᱢᱩᱞᱟᱹ ᱥᱟᱠ ᱢᱮᱱᱟᱜᱼᱟ ᱨᱟᱵᱟᱝ ᱫᱤᱱ ᱨᱮ ᱢᱩᱞᱟᱹ

ᱢᱟᱱᱮ ᱱᱚᱜᱼᱚᱭ ᱡᱮ ᱪᱟᱥ ᱦᱩᱭ ᱠᱟᱱᱟ ᱱᱚᱣᱟ ᱨᱮᱱᱟᱜ ᱨᱟᱹᱥᱠᱟᱹ ᱫᱚ ᱟᱹᱰᱤ ᱜᱟᱱ ᱟᱯᱮ ᱯᱮ ᱪᱟᱥ ᱛᱟᱵᱚᱱ ᱯᱮ ᱞᱩᱴᱤᱭᱟ ᱥᱟᱨ ᱢᱟᱛᱨᱚ ᱞᱟᱹᱭ ᱞᱮᱠᱷᱟᱱ ᱢᱟᱛᱨᱚ ᱴᱩᱭᱤᱴ ᱫᱚ ᱱᱚᱣᱟ ᱠᱟᱱᱟ ᱠᱤᱨᱤᱧ ᱞᱮᱜᱼᱟᱹᱧ ᱢᱟᱛᱨᱚ ᱫᱚᱥ ᱴᱟᱠᱟ ᱨᱮᱱᱟᱜ ᱟᱲᱟᱜ ᱢᱟᱱᱮ ᱡᱟᱝ ᱠᱤᱱᱛᱩ ᱱᱤᱛᱚᱜ ᱱᱚᱣᱟᱨᱮ ᱯᱨᱟᱭ ᱢᱤᱫᱥᱚ ᱠᱩᱲᱤ ᱴᱟᱠᱟ ᱜᱟᱱ ᱨᱮᱱᱟᱜ ᱟᱲᱟᱜ ᱞᱮ ᱡᱚᱢ ᱟᱨᱦᱚᱸ ᱱᱚᱜᱼᱚᱭ ᱞᱮ ᱡᱚᱢ ᱴᱷᱤᱠ ᱜᱮᱭᱟ ᱟᱫᱚ ᱱᱚᱣᱟ ᱥᱟᱶᱛᱮ ᱱᱚᱜᱼᱚᱭ ᱜᱮ ᱨᱚᱦᱚᱲ ᱤᱫᱤᱭᱮᱱᱟ ᱦᱟᱸᱜ ᱟᱫᱚ ᱱᱤᱛᱚᱜ ᱫᱚ ᱟᱹᱰᱤ ᱴᱩᱱᱴᱟᱹ ᱜᱮ ᱧᱮᱞᱚᱜ ᱠᱟᱱᱟ ᱢᱤᱫ ᱥᱟᱭᱤᱰ ᱫᱚ ᱟᱨ ᱴᱩᱱᱴᱟᱹᱭ ᱨᱮᱦᱚᱸ ᱪᱤᱠᱟᱹᱭᱟ ᱱᱤᱛ ᱜᱮ ᱱᱟᱜ ᱫᱟᱜ ᱤᱧ ᱮᱢᱟᱜᱼᱟ ᱟᱨ ᱱᱚᱣᱟ ᱫᱚ ᱧᱮᱞ ᱢᱮ ᱟᱨᱦᱚᱸ ᱢᱤᱫ ᱥᱚᱯᱛᱟ ᱵᱟᱫ ᱠᱷᱟᱱ ᱜᱮ ᱟᱨᱦᱚᱸ ᱢᱤᱫ ᱫᱷᱟᱨᱮ ᱫᱚ ᱨᱟᱲᱟ ᱛᱚ ᱚᱱᱠᱟ ᱜᱮ ᱟᱯᱮ ᱦᱚᱸ ᱪᱟᱥ ᱛᱟᱵᱚᱱ ᱯᱮ ᱯᱚᱨᱮ ᱯᱟᱹᱨᱤ ᱛᱮ ᱡᱮ ᱠᱟᱹᱴᱤᱡ ᱠᱟᱹᱴᱤᱡ ᱡᱟᱭᱜᱟ ᱨᱮᱜᱮ ᱡᱩᱫᱤ ᱠᱟᱹᱴᱤᱡ ᱠᱟᱹᱴᱤᱡ ᱡᱤᱱᱤᱥ ᱮᱢ ᱜᱟᱱᱚᱜ ᱠᱷᱟᱱ ᱫᱚ ᱢᱤᱫ ᱫᱤᱱ ᱮᱠᱤ ᱡᱤᱱᱤᱥ ᱡᱚᱢ ᱫᱚ ᱴᱷᱤᱠ ᱵᱟᱝ ᱵᱷᱟᱜᱮ ᱵᱩᱡᱷᱟᱹᱜᱼᱟ ᱛᱚᱵᱮ ᱠᱳᱱᱳ ᱥᱚᱢᱚᱭ ᱯᱟᱞᱚᱝ ᱠᱳᱱᱳ ᱥᱚᱢᱚᱭ ᱞᱩᱴᱤᱭᱟᱹ ᱠᱳᱱᱳ ᱥᱚᱢᱚᱭ ᱟᱲᱟᱜ ᱠᱳᱱᱳ ᱥᱚᱢᱚᱭ ᱢᱩᱞᱟᱹ ᱟᱲᱟᱜ